ᱡᱚᱦᱟᱨ ᱜᱮ ᱤᱧ ᱵᱟᱵᱩᱞᱩ ᱴᱩᱰᱩ ᱟᱵᱚ ᱠᱚ ᱛᱟᱞᱟᱨᱮ ᱟᱹᱜᱩ ᱟᱠᱟᱫᱟ ᱢᱤᱫᱴᱮᱱ ᱠᱤᱥᱟᱹ ᱟᱸᱡᱚᱢ ᱛᱟᱵᱚᱱ ᱯᱮ ᱡᱚᱛᱚ ᱠᱚᱜᱮ ᱵᱟᱨᱭᱟ ᱠᱚᱲᱟ ᱠᱤᱱ ᱛᱟᱦᱮᱱ ᱠᱟᱱᱟ ᱩᱱᱠᱤᱱ ᱫᱚ ᱟᱹᱰᱤ ᱜᱟᱛᱮ ᱠᱤᱱ ᱛᱟᱦᱮᱱᱟ ᱢᱤᱫᱴᱮᱱ ᱧᱩᱛᱩᱢ ᱠᱟᱱ ᱛᱟᱭᱟ ᱥᱩᱱᱩ ᱢᱤᱫᱴᱮᱱ ᱠᱟᱱ ᱛᱟᱭᱟ ᱢᱩᱱᱩ ᱟᱠᱚ ᱩᱱᱠᱤᱱ ᱫᱚ ᱥᱚᱸᱜᱮ ᱛᱮᱜᱮ ᱠᱟᱹᱢᱤ ᱫᱤᱥᱚᱢ ᱠᱤᱱ ᱪᱟᱞᱟᱣᱱᱟ ᱟᱫᱚ ᱩᱱᱠᱤᱱ ᱫᱚ ᱥᱮᱛᱟᱜ ᱟᱹᱭᱩᱵ ᱢᱤᱫ ᱛᱮᱠᱤᱱ ᱠᱟᱹᱢᱤᱭᱟ ᱢᱤᱫ ᱛᱮᱠᱤᱱ ᱛᱟᱦᱮᱱᱟ ᱢᱤᱫ ᱛᱮᱠᱤᱱ ᱫᱟᱠᱟ ᱩᱛᱩ ᱠᱤᱱ ᱡᱚᱢᱟ ᱟᱨ ᱥᱩᱱᱩ ᱫᱚᱭ ᱦᱩᱥᱤᱨ ᱧᱚᱜ ᱮ ᱛᱟᱦᱮᱸ ᱠᱟᱱᱟ ᱟᱨ ᱢᱩᱱᱩ ᱫᱚ ᱱᱟᱥᱮᱭᱟᱜ ᱞᱮᱞᱦᱟ ᱧᱚᱜ ᱮ ᱛᱟᱦᱮᱸ ᱠᱟᱱᱟ ᱵᱚᱠᱟ ᱧᱚᱜ ᱮ ᱛᱟᱦᱮᱸ ᱠᱟᱱᱟ ᱟᱨ ᱥᱩᱱᱩ ᱫᱚᱭ ᱜᱤᱛᱤᱡ ᱠᱚᱜᱼᱟ ᱟᱨ ᱚᱠᱚᱭ ᱠᱩᱲᱤ ᱴᱷᱮᱡ ᱪᱚᱭ ᱜᱟᱞᱢᱟᱨᱟᱣᱟ ᱚᱠᱚᱭ ᱠᱩᱲᱤ ᱴᱷᱮᱡ ᱜᱟᱞᱢᱟᱨᱟᱣᱟ ᱚᱠᱚᱭ ᱟᱡ ᱦᱤᱞᱤ ᱴᱷᱮᱡ ᱜᱟᱞᱢᱟᱨᱟᱣᱟ ᱪᱤᱞᱤ ᱠᱚᱴᱷᱮᱡ ᱱᱮᱛᱟᱨ ᱢᱟ ᱦᱤᱞᱤ ᱨᱤᱥᱛᱟ ᱦᱚᱸ ᱟᱹᱰᱤ ᱟᱠᱚ ᱜᱟᱛᱮ ᱠᱚ ᱛᱟᱦᱮᱱ ᱠᱟᱱᱟ ᱛᱚᱵᱮ ᱢᱩᱱᱩ ᱫᱚᱭ ᱠᱟᱹᱢᱤᱭᱟ ᱥᱮ ᱫᱟᱠᱟ ᱩᱛᱩᱭᱟᱭ ᱟᱨᱮ ᱡᱚᱢ ᱦᱚᱪᱚᱭᱮᱭᱟ ᱟᱨ ᱩᱱᱤ ᱥᱩᱱᱩ ᱫᱚ ᱜᱤᱛᱤᱡ ᱠᱟᱛᱮᱫ ᱮ ᱜᱟᱞᱢᱟᱨᱟᱣᱟ ᱟᱡ ᱦᱤᱞᱤ ᱥᱚᱸᱜᱮ ᱯᱷᱳᱱ ᱛᱮ ᱟᱫᱚ ᱩᱱᱤ ᱫᱚ ᱨᱟᱹᱡᱟᱹ ᱞᱮᱠᱟ ᱤᱧᱮ ᱟᱸᱡᱚᱢ ᱠᱤᱱᱟᱹ ᱟᱡ ᱦᱤᱞᱤ ᱥᱚᱸᱜᱮ ᱜᱟᱞᱢᱟᱨᱟᱣ ᱢᱚᱡᱽ ᱢᱚᱡᱽ ᱵᱟᱹᱲᱤᱡ ᱵᱟᱹᱲᱤᱡ ᱠᱤᱱ ᱜᱟᱞᱢᱟᱨᱟᱣᱟ ᱪᱮᱫ ᱞᱮᱠᱟ ᱟᱸᱡᱚᱢ ᱢᱚᱡᱽ ᱛᱮ ᱟᱸᱡᱚᱢ ᱦᱚᱸ ᱵᱟᱝ ᱜᱟᱱᱚᱜ ᱞᱮᱠᱟ ᱩᱱᱟᱹᱜ ᱵᱟᱹᱲᱤᱡ ᱵᱟᱹᱲᱤᱡ ᱜᱟᱞᱢᱟᱨᱟᱣᱟ ᱩᱱᱤ ᱥᱩᱱᱩ ᱫᱚ

ᱦᱤᱞᱤᱭᱟ ᱥᱟᱹᱜᱟᱹᱭ ᱫᱚ ᱪᱮᱫ ᱞᱮᱠᱟᱱ ᱨᱤᱥᱛᱟ ᱠᱟᱱᱟ ᱵᱟᱰᱟᱭ ᱜᱮᱭᱟ ᱛᱚ ᱢᱩᱱᱩᱭ ᱢᱮᱱᱫᱟ ᱵᱚᱞᱮ ᱦᱤᱞᱤᱭᱟ ᱨᱤᱥᱛᱟ ᱪᱮᱫ ᱞᱮᱠᱟᱱ ᱨᱤᱥᱛᱟ ᱠᱟᱱᱟ ᱥᱩᱱᱩᱭ ᱢᱮᱱ ᱪᱚ ᱞᱟᱹᱭ ᱢᱮᱥᱮ ᱟᱜᱟᱨ ᱱᱤᱭᱟᱹ ᱨᱮᱱᱟᱜ ᱥᱟᱣᱟᱞᱮᱢ ᱵᱟᱰᱟᱭ ᱠᱷᱟᱡ ᱫᱚ ᱵᱟᱭ ᱵᱟᱰᱟᱭᱟ ᱱᱩᱭ ᱢᱮᱛᱟ ᱦᱤᱞᱤᱭᱟ ᱥᱟᱹᱜᱟᱹᱭ ᱨᱤᱥᱛᱟ ᱠᱟᱱᱟ ᱢᱚᱡᱽ ᱜᱮ ᱨᱚᱲ ᱞᱟᱸᱫᱟ ᱨᱚᱲ ᱞᱟᱸᱫᱟᱧ ᱵᱟᱰᱟᱭ ᱜᱮᱭᱟ ᱦᱮᱸ ᱢᱚᱡᱽ ᱢᱚᱡᱽ ᱨᱚᱲ ᱞᱟᱸᱫᱟ ᱜᱮᱭᱟ ᱞᱮᱠᱤᱱ ᱦᱤᱞᱤᱭᱟ ᱢᱮᱱ ᱨᱤᱥᱛᱟ ᱫᱚ ᱪᱮᱫ ᱠᱟᱱᱟ ᱟᱫᱚ ᱱᱩᱭ ᱵᱟᱭ ᱢᱮᱱᱫᱟ ᱪᱮᱫ ᱵᱟᱹᱧ ᱵᱟᱰᱟᱭᱟ ᱵᱟᱹᱧ ᱵᱟᱰᱟᱭᱟ ᱟᱢ ᱜᱟᱞᱢᱟᱨᱟᱣ ᱠᱟᱱᱟ ᱦᱤᱞᱤᱭᱟ ᱨᱤᱥᱛᱟ ᱫᱚ ᱢᱤᱫᱴᱮᱱ ᱜᱚᱜᱚ ᱞᱮᱠᱟᱱ ᱨᱤᱥᱛᱟ ᱛᱟᱦᱮᱱ ᱠᱟᱱᱟ ᱟᱨ ᱜᱚᱜᱚ ᱞᱮᱠᱟᱱ ᱨᱤᱥᱛᱟ ᱫᱚ ᱟᱢ ᱵᱟᱹᱲᱤᱡ ᱪᱟᱵᱟ ᱟᱠᱟᱫᱟ ᱩᱱᱟᱹᱜ ᱢᱚᱡᱽ ᱨᱤᱥᱛᱟ ᱠᱟᱱᱟ ᱦᱤᱞᱤᱭᱟ ᱨᱤᱥᱛᱟ ᱠᱟᱱᱟ ᱟᱢ ᱱᱚᱣᱟ ᱦᱤᱞᱤᱭᱟ ᱨᱤᱥᱛᱟ ᱫᱚᱢ ᱵᱟᱹᱲᱤᱡ ᱟᱠᱟᱫᱟ ᱟᱨ ᱧᱮᱛᱟᱨ ᱢᱮ ᱟᱸᱡᱚᱢ ᱵᱮᱱ ᱟᱸᱡᱚᱢ ᱵᱮᱱ ᱟᱸᱡᱚᱢ ᱛᱟᱵᱚᱱ ᱵᱮᱱ ᱵᱚᱭᱦᱟ ᱧᱮᱛᱟᱨ ᱥᱚᱢᱟᱡᱽ ᱨᱮ ᱡᱟᱫᱟᱛᱚᱨ ᱠᱚᱲᱟ ᱱᱤᱛᱚᱜ ᱦᱤᱞᱤᱭᱟ ᱥᱟᱹᱜᱟᱹᱭ ᱥᱚᱢᱵᱚᱱᱫᱷ ᱠᱚ ᱜᱟᱞᱟᱛ ᱥᱚᱢᱵᱚᱱᱫᱷ ᱠᱚ ᱫᱚᱦᱚᱭᱮᱫ ᱛᱟᱵᱚᱱᱟ ᱜᱟᱞᱟᱛ ᱵᱮᱣᱦᱟᱨ ᱠᱚ ᱫᱚᱦᱚᱭᱮᱫᱟ ᱜᱟᱞᱟᱛ ᱠᱟᱹᱢᱤ ᱠᱚ ᱫᱚᱦᱚᱭᱮᱫᱟ ᱪᱮᱫᱟᱜ ᱚᱱᱟ ᱠᱟᱨᱚᱱ ᱛᱮᱜᱮ ᱟᱵᱚᱣᱟᱜ ᱥᱚᱢᱟᱡᱽ ᱛᱟᱭᱱᱚᱢ ᱠᱟᱱ ᱛᱟᱵᱚᱱᱟ ᱱᱟᱥᱮ ᱦᱩᱥᱩᱭ ᱦᱩᱥᱩᱭᱟᱹᱨᱚᱜ ᱛᱟᱵᱚᱱ ᱯᱮ ᱦᱤᱞᱤᱭᱟ ᱦᱤᱞᱤᱭᱟ ᱨᱤᱥᱛᱟ ᱫᱚ ᱢᱤᱫᱴᱮᱱ ᱜᱚᱜᱚ ᱞᱮᱠᱟᱱ ᱨᱤᱥᱛᱟ ᱛᱟᱦᱮᱱ ᱠᱟᱱ ᱛᱟᱵᱚᱱᱟ ᱚᱱᱟ ᱜᱚᱜᱚ ᱞᱮᱠᱟᱱ ᱨᱤᱥᱛᱟ ᱵᱟᱧᱪᱟᱣ ᱫᱚᱦᱚᱭ ᱛᱟᱵᱚᱱ ᱯᱮ ᱟᱨ ᱥᱚᱢᱟᱡᱽ ᱟᱜᱮ ᱵᱟᱲᱦᱟᱣ ᱛᱟᱵᱚᱱ ᱯᱮ